ᱥᱟᱱᱟᱢ ᱠᱚ ᱥᱟᱹᱜᱩᱱ ᱫᱟᱨᱟᱢ ᱛᱮᱦᱮᱧᱟᱜ ᱵᱷᱤᱰᱤᱭᱳ ᱨᱮ ᱟᱨ ᱧᱮᱞ ᱟᱵᱚᱱ ᱡᱟᱦᱟᱸ ᱞᱮᱠᱟ ᱱᱚᱰᱮ ᱵᱚᱱ ᱧᱮᱞᱮᱜᱼᱟ ᱞᱤᱯᱷᱴ ᱨᱤᱧ ᱫᱮᱡᱚᱜ ᱠᱟᱱᱟ ᱫᱮᱡ ᱠᱟᱹᱱᱟᱹᱧ ᱤᱱᱟᱹ ᱯᱚᱨᱮ ᱧᱮᱞ ᱟᱵᱚᱱ ᱡᱟᱦᱟᱸ ᱫᱚ ᱵᱚᱱᱫᱮ ᱵᱷᱟᱨᱚᱛ ᱴᱨᱮᱱ ᱯᱷᱟᱥᱴ ᱴᱟᱭᱤᱢ ᱫᱮᱡᱚᱜ ᱦᱩᱭᱩᱜ ᱞᱟᱹᱜᱤᱫ ᱤᱱᱟᱹ ᱯᱚᱨᱮ ᱱᱚᱰᱮᱧ ᱫᱮᱡ ᱟᱠᱟᱱᱟ ᱱᱚᱜᱼᱚᱭ ᱤᱱᱟᱹ ᱯᱚᱨᱮ ᱦᱟᱸᱜ ᱫᱮᱡᱚᱜ ᱟᱹᱧ ᱫᱩᱲᱩᱵ ᱦᱩᱭ ᱠᱟᱱᱟ ᱡᱟᱦᱟᱸ ᱫᱚ ᱥᱤᱧᱚᱜ ᱠᱟᱱᱟ ᱥᱤᱞᱯᱤᱧ ᱟᱫᱚ ᱚᱴᱳᱢᱮᱴᱤᱠ ᱜᱮ ᱟᱡ ᱛᱮᱜᱮ ᱥᱤᱧᱚᱜᱼᱟ ᱟᱡ ᱛᱮᱜᱮ ᱡᱷᱤᱡᱚᱜᱼᱟ ᱟᱨ ᱵᱷᱤᱛᱤᱨ ᱨᱮᱦᱚᱸ ᱛᱚ ᱱᱚᱣᱟ ᱠᱳᱪ ᱠᱟᱱᱟ ᱵᱚᱱᱫᱮ ᱵᱷᱟᱨᱚᱛ ᱟᱜ ᱡᱟᱦᱟᱸ ᱫᱚ ᱥᱤ ᱴᱩ ᱴᱷᱤᱠ ᱜᱮᱭᱟ ᱟᱨ ᱱᱚᱣᱟᱨᱮ ᱛᱟᱦᱮᱸ ᱠᱟᱱᱟ ᱟᱞᱮᱭᱟᱜ ᱛᱚ ᱫᱮᱞᱟ ᱵᱚᱱ ᱴᱨᱮᱱ ᱵᱷᱤᱛᱨᱤ ᱵᱚᱱ ᱧᱮᱞᱟ ᱛᱚ ᱱᱚᱜᱼᱚ ᱱᱚᱝᱠᱟ ᱢᱮᱱᱟᱜᱼᱟ ᱡᱟᱦᱟᱸ ᱫᱚ ᱱᱚᱰᱮ ᱠᱟᱴᱟᱢ ᱮᱢ ᱫᱟᱲᱮᱭᱟᱜᱼᱟ ᱚᱸᱰᱮ ᱞᱮᱵᱮᱫ ᱫᱟᱲᱮᱭᱟᱜ ᱟᱢ ᱚᱱᱟ ᱠᱟᱛᱮ ᱱᱚᱜᱼᱚ ᱱᱚᱝᱠᱟ ᱢᱮᱱᱟᱜᱼᱟ ᱛᱚ ᱵᱮᱥ ᱴᱷᱤᱠ ᱵᱟᱹᱧ ᱯᱷᱳᱴᱳ ᱫᱟᱲᱮᱭᱟᱫᱟ ᱛᱚ ᱱᱚᱜᱼᱚᱭ ᱟᱹᱰᱤ ᱵᱮᱥ ᱵᱩᱡᱷᱟᱹᱜ ᱠᱟᱱᱟ ᱪᱮᱫᱟᱜ ᱪᱮ ᱟᱹᱰᱤ ᱞᱩᱜᱩᱵ ᱜᱮᱭᱟ ᱢᱟᱹᱪᱤ ᱦᱚᱸ ᱟᱨ ᱯᱩᱨᱟᱹ ᱨᱮᱭᱟᱲ ᱜᱮᱭᱟ ᱮᱱᱠᱷᱟᱱ ᱟᱹᱰᱤ ᱵᱮᱥ ᱜᱮ ᱵᱩᱡᱷᱟᱹᱜ ᱠᱟᱱᱟ ᱩᱫᱽᱜᱟᱹᱨ ᱵᱟᱝ ᱵᱩᱡᱷᱟᱹᱜ ᱠᱟᱱᱟ ᱛᱚ ᱱᱚᱝᱠᱟ ᱠᱟᱛᱮ ᱱᱚᱜᱼᱚᱭ ᱫᱮᱡ ᱠᱟᱱᱟᱞᱮ ᱟᱨ ᱟᱹᱰᱤ ᱱᱟᱯᱟᱭ ᱵᱩᱡᱷᱟᱹᱜ ᱠᱟᱱᱟ ᱛᱚ ᱧᱮᱞ ᱯᱮ ᱟᱨ ᱪᱮᱫ ᱠᱚ ᱱᱚᱰᱮ ᱢᱮᱱᱟᱜᱼᱟ ᱡᱟᱦᱟᱸ ᱞᱮᱠᱟ ᱱᱚᱰᱮᱧ ᱡᱩᱢ ᱮᱜᱼᱟ ᱱᱚᱰᱮ ᱫᱚ ᱰᱤᱥᱯᱞᱮᱜ ᱠᱟᱱᱟ ᱜᱟᱹᱰᱤ ᱛᱤᱱᱟᱹᱜ ᱤᱥᱯᱤᱰ ᱛᱮ ᱪᱟᱞᱟᱜ ᱠᱟᱱᱟ ᱛᱚ ᱱᱤᱛᱚᱜ ᱟᱹᱣᱨᱤ ᱥᱴᱟᱨᱴᱚᱜᱼᱟ ᱡᱟᱦᱟᱸ ᱫᱚ ᱱᱚᱰᱮ ᱚᱞᱮᱜ ᱟᱭ ᱵᱟᱝᱞᱟ ᱛᱮ ᱚᱞ ᱢᱮᱱᱟᱜ ᱛᱮ ᱛᱚ ᱱᱚᱣᱟ ᱫᱚ ᱚᱞᱚᱜ ᱠᱟᱱᱟ ᱡᱮ ᱮ ᱠᱞᱳᱡᱽ ᱰᱳᱨ ᱟᱨ ᱠᱞᱳᱡᱤᱝ ᱢᱮᱱ ᱫᱚ ᱫᱩᱣᱟᱹᱨ ᱥᱤᱧᱚᱜ ᱠᱟᱱᱟ ᱟᱨ ᱱᱩᱠᱩ ᱦᱚᱲ ᱠᱚ ᱦᱤᱡᱩᱜ ᱠᱟᱱᱟ ᱵᱨᱟᱨ ᱤᱱ ᱢᱮᱱᱠᱷᱟᱱ ᱱᱚᱛᱮ ᱠᱚ ᱦᱤᱡᱩᱜ ᱠᱟᱱᱟ ᱛᱚ ᱱᱚᱝᱠᱟ ᱢᱮᱱᱟᱜᱼᱟ ᱚᱸᱰᱮ ᱯᱮ ᱤᱥᱯᱤᱰ ᱯᱮ ᱧᱮᱞᱚᱜᱼᱟ ᱛᱤᱱᱟᱹᱜ ᱤᱥᱯᱤᱰ ᱨᱮ ᱫᱟᱹᱲᱮᱜ ᱟᱭ ᱚᱠᱟ ᱥᱮᱴᱮᱨᱚᱜ ᱠᱟᱱᱟ ᱱᱮᱠᱥᱴ ᱢᱟᱱᱮ ᱱᱤᱛᱚᱜ ᱚᱠᱟ ᱥᱴᱮᱥᱚᱱ ᱦᱤᱡᱩᱜᱼᱟ ᱛᱤᱱᱟᱹᱜ ᱤᱥᱯᱤᱰ ᱛᱤᱱᱟᱹᱜ ᱠᱤᱞᱳᱢᱤᱴᱟᱨ ᱵᱟᱹᱠᱤ ᱢᱮᱱᱟᱜᱼᱟ ᱱᱚᱣᱟᱭ ᱞᱟᱹᱭᱟ ᱛᱚ ᱟᱹᱰᱤ ᱵᱮᱥ ᱜᱮᱭᱟ ᱱᱟᱯᱟᱭ ᱜᱮᱭᱟ ᱢᱮᱱᱠᱷᱟᱱ ᱚᱱᱟ ᱥᱮᱱᱥᱟᱨ ᱨᱮᱱᱟᱜ ᱚᱱᱟ ᱡᱷᱤᱡ ᱮᱱᱟ ᱛᱚ ᱚᱱᱠᱟ ᱜᱮ ᱡᱷᱤᱡᱚᱜᱼᱟ ᱛᱚ ᱟᱨ ᱵᱟᱦᱨᱮ ᱨᱮᱱᱟᱜ ᱪᱮᱫ ᱞᱮᱠᱟ ᱱᱚᱰᱮ ᱠᱷᱚᱱ ᱧᱮᱞᱚᱜ ᱠᱟᱱᱟ ᱫᱮᱠᱷᱟᱣ ᱟᱹᱯᱮᱭᱟᱹᱧ ᱦᱟᱸᱜ ᱱᱚᱜᱼᱚᱸᱭ ᱟᱹᱰᱤ ᱪᱚᱨᱚᱠ ᱱᱚᱜᱼᱚᱸᱭ ᱟᱨ ᱱᱚᱣᱟ ᱥᱴᱮᱥᱚᱱ ᱯᱟᱨᱚᱢᱚᱜ ᱠᱟᱱᱟ ᱛᱚ ᱥᱤᱱᱟᱨᱤ ᱱᱚᱜᱼᱚᱸᱭ ᱠᱚ ᱵᱮᱱᱟᱣ ᱠᱟᱜᱼᱟ ᱟᱹᱰᱤ ᱱᱟᱯᱟᱭ ᱧᱮᱞᱚᱜ ᱠᱟᱱᱟ ᱡᱟᱦᱟᱸ ᱫᱚ ᱵᱟᱦᱨᱮ ᱠᱷᱚᱱ ᱯᱷᱳᱴᱳᱜ ᱞᱮᱠᱟ ᱢᱮᱱᱠᱷᱟᱱ ᱵᱷᱤᱛᱨᱤ ᱨᱮᱜᱮ ᱢᱤᱱᱟᱹᱧᱟ ᱟᱨᱤᱧ ᱯᱷᱳᱴᱳᱭᱮᱜᱼᱟ ᱱᱚᱜᱼᱚᱸᱭ ᱚᱱᱟ ᱚᱵᱚᱥᱛᱷᱟ ᱛᱚ ᱱᱚᱝᱠᱟ ᱢᱮᱱᱟᱜ ᱠᱟᱜᱼᱟ ᱵᱚᱱᱫᱮ ᱵᱷᱟᱨᱚᱛ ᱛᱚ ᱢᱟᱨᱮ ᱧᱚᱜ ᱮᱱᱟ ᱩᱱᱫᱤᱱ ᱫᱚ ᱱᱚᱣᱟᱜᱮ ᱛᱟᱦᱮᱸ ᱠᱟᱱᱟ ᱛᱚ ᱱᱚᱝᱠᱟ ᱢᱮᱱᱟᱜᱼᱟ ᱛᱚ ᱟᱹᱰᱤ ᱵᱮᱥ ᱵᱩᱡᱷᱟᱹᱜ ᱠᱟᱱᱟ ᱡᱟᱦᱟᱸ ᱫᱚ ᱫᱮᱡ ᱨᱮ ᱟᱨ ᱱᱚᱰᱮᱧ ᱫᱮᱠᱷᱟᱣ ᱯᱮᱭᱟ ᱱᱚᱜᱼᱚ ᱱᱚᱝᱠᱟ ᱱᱚᱰᱮ ᱫᱚ ᱡᱚᱢᱟᱜ ᱠᱚ ᱡᱚᱢ ᱠᱷᱟᱱᱮᱢ ᱟᱢ ᱱᱚᱰᱮ ᱫᱚᱦᱚᱭ ᱢᱮ ᱟᱨ ᱡᱚᱢ ᱢᱮ ᱚᱱᱟ ᱠᱟᱛᱮ ᱱᱚᱜᱼᱚᱭ ᱵᱟᱦᱨᱮ ᱧᱮᱞᱚᱜ ᱠᱟᱱᱟ ᱛᱚ ᱤᱥᱯᱤᱰ ᱱᱤᱛᱚᱜ ᱛᱤᱱᱟᱹᱜ ᱠᱟᱱᱟ ᱵᱟᱹᱧ ᱧᱮᱞ ᱠᱟᱜᱼᱟ ᱛᱚ ᱟᱹᱰᱤ ᱪᱮᱦᱨᱟ ᱧᱮᱞᱚᱜ ᱠᱟᱱᱟ ᱵᱟᱦᱨᱮ ᱱᱚᱜᱼᱚᱭ ᱡᱩᱢ ᱟᱛᱮᱱᱤᱧ ᱧᱮᱞ ᱧᱟᱢ ᱟᱹᱰᱤ ᱵᱮᱥ ᱧᱮᱞᱚᱜ ᱠᱟᱱᱟ ᱟᱹᱰᱤ ᱪᱮᱦᱨᱟ ᱟᱹᱰᱤ ᱱᱟᱯᱟᱭ ᱟᱹᱰᱤ ᱪᱚᱨᱚᱠ ᱧᱮᱞᱚᱜ ᱠᱟᱱᱟ ᱛᱤᱱᱟᱹᱜ ᱵᱮᱥ ᱛᱚ ᱱᱚᱝᱠᱟ ᱠᱟᱛᱮ ᱱᱚᱜᱼᱚᱭ ᱧᱮᱞ ᱯᱮ ᱯᱩᱨᱟᱹ ᱥᱤᱱ ᱠᱚ ᱟᱹᱰᱤ ᱪᱮᱦᱨᱟ ᱧᱮᱞᱚᱜ ᱠᱟᱱᱟ ᱮᱠᱫᱚᱢ ᱵᱟᱦᱨᱮ ᱨᱮᱱᱟᱜ ᱟᱨ ᱪᱮᱦᱨᱟᱭ ᱫᱟᱹᱲ ᱠᱟᱜᱼᱟ ᱟᱨ ᱱᱚᱛᱮ ᱵᱷᱤᱛᱤᱨ ᱨᱮ ᱦᱚᱲ ᱠᱚᱠᱚ ᱫᱩᱲᱩᱵ ᱟᱠᱟᱱᱟ ᱰᱷᱮᱨ ᱵᱷᱤᱲ ᱫᱚ ᱵᱟᱹᱱᱩᱜᱼᱟ ᱠᱷᱟᱹᱞᱤ ᱠᱷᱟᱹᱞᱤ ᱜᱮᱭᱟ ᱛᱚ ᱱᱚᱜᱼᱚ ᱱᱚᱸᱰᱮ ᱰᱤᱥᱯᱞᱮᱜ ᱠᱟᱱᱟ ᱟᱨ ᱡᱩᱢᱤᱱ ᱟᱱ ᱥᱮᱱᱥᱟᱨᱚᱜ ᱠᱟᱱᱟ ᱦᱚᱲ ᱢᱤᱫ ᱫᱷᱟᱨᱮ ᱠᱚ ᱦᱟᱱᱛᱮ ᱱᱟᱛᱮᱜ ᱠᱟᱱᱟ ᱛᱚ ᱱᱚᱝᱠᱟ ᱠᱟᱛᱮ ᱟᱹᱰᱤ ᱵᱮᱥ ᱟᱹᱰᱤ ᱱᱟᱯᱟᱭ ᱟᱨ ᱱᱚᱸᱰᱮ ᱢᱮᱱᱟᱜᱼᱟ ᱱᱟᱢᱵᱟᱨ ᱱᱚᱸᱰᱮ ᱫᱚᱦᱚ ᱟᱠᱟᱱᱟ ᱛᱚ ᱱᱚᱝᱠᱟ ᱢᱮᱱᱟᱜᱼᱟ ᱴᱨᱮᱹᱱ ᱟᱜ ᱟᱨ ᱥᱮᱱᱥᱟᱨ ᱜᱮ ᱚᱴᱳᱢᱮᱴᱤᱠ ᱫᱩᱣᱟᱹᱨ ᱫᱚ ᱡᱟᱦᱟᱸᱭ ᱠᱚ ᱯᱷᱟᱥᱴ ᱴᱟᱭᱤᱢ ᱯᱮ ᱫᱮᱡᱚᱜᱼᱟ ᱛᱚ ᱤᱧ ᱦᱚᱸ ᱟᱹᱰᱤ ᱜᱟᱱᱤᱧ ᱪᱮᱫ ᱠᱮᱜᱼᱟ ᱚᱠᱟᱨᱮ ᱪᱮᱫ ᱢᱮᱱᱟᱜᱼᱟ ᱡᱟᱦᱟᱸ ᱞᱮᱠᱟ ᱱᱚᱰᱮ ᱟᱡ ᱛᱮᱜᱮ ᱱᱚᱰᱮ ᱫᱚ ᱵᱮᱜᱽ ᱫᱚᱦᱚᱭ ᱢᱮ ᱛᱚ ᱱᱚᱰᱮ ᱵᱳᱛᱚᱞ ᱫᱟᱜ ᱫᱚᱦᱚ ᱟᱠᱟᱫ ᱞᱮ ᱟᱨ ᱱᱚᱰᱮ ᱫᱚ ᱪᱟᱨᱡᱟᱨ ᱫᱚ ᱡᱟᱦᱟᱸ ᱨᱮ ᱟᱯᱮ ᱯᱮ ᱫᱩᱲᱩᱵᱼᱟ ᱚᱱᱟ ᱦᱟᱸᱜ ᱞᱟᱛᱟᱨ ᱨᱮ ᱛᱟᱦᱮᱱᱟ ᱟᱫᱚ ᱱᱚᱜᱼᱚᱭ ᱪᱟᱨᱡᱽ ᱟᱠᱟᱫᱟᱹᱧ ᱪᱟᱨᱡᱟᱨ ᱢᱮᱱᱟᱜᱼᱟ ᱱᱚᱰᱮ ᱫᱟᱜ